ᱥᱟᱱᱟᱢ ᱧᱮᱧᱮᱞᱤᱭᱟᱹ ᱵᱚᱭᱦᱟ ᱵᱩᱦᱤᱱ ᱠᱚ ᱡᱚᱦᱟᱨ ᱜᱮ ᱟᱥᱚᱜ ᱠᱟᱹᱱᱟᱹᱧ ᱟᱯᱮ ᱠᱚᱦᱚᱸ ᱛᱟᱵᱚ ᱢᱮᱱᱟᱜ ᱯᱮᱭᱟ ᱱᱟᱯᱟᱭ ᱨᱮᱜᱮ ᱟᱫᱚ ᱟᱞᱮ ᱦᱚᱸ ᱱᱟᱯᱟᱭ ᱨᱮᱜᱮ ᱢᱮᱱᱟᱜ ᱞᱮᱭᱟ ᱛᱮᱦᱮᱧ ᱫᱚ ᱦᱩᱭᱩᱜ ᱠᱟᱱᱟ ᱥᱤᱸᱜᱤ ᱢᱟᱦᱟ ᱢᱟᱹᱦᱤᱛ ᱦᱤᱥᱟᱹᱵ ᱛᱮ ᱧᱮᱞ ᱞᱮᱠᱷᱟᱱ ᱢᱮᱱᱫᱚ ᱰᱮᱴ ᱦᱤᱥᱟᱹᱵ ᱛᱮ ᱧᱮᱞ ᱞᱮᱠᱷᱟᱱ ᱛᱮᱦᱮᱧ ᱫᱚ ᱦᱩᱭᱩᱜ ᱠᱟᱱᱟ ᱮᱜᱟᱨᱚ ᱡᱩᱱ ᱫᱩᱭ ᱦᱟᱡᱟᱨ ᱛᱮᱭᱤᱥ

ᱩ ᱱᱚᱰᱮ ᱵᱚᱱ ᱧᱮᱞᱟ ᱩ ᱚᱛ ᱱᱚᱣᱟ ᱫᱚ ᱦᱩᱭᱱᱟ ᱩᱛ ᱩ ᱚ ᱱᱚᱣᱟ ᱫᱚ ᱦᱩᱭᱱᱟ ᱩ ᱩ ᱚᱞ ᱱᱚᱣᱟ ᱫᱚ ᱦᱩᱭᱱᱟ ᱩᱞ ᱚᱱᱠᱟᱜᱮ ᱩ ᱟᱢ ᱫᱚ ᱦᱩᱭᱩᱜᱼᱟ ᱩᱢ ᱩ ᱟᱠ ᱩᱠ ᱠᱩ ᱟᱡ ᱛᱟᱦᱚᱞᱮ ᱫᱚ ᱦᱩᱭᱩᱜᱼᱟ ᱩᱡ ᱩ ᱱᱩᱭ ᱫᱚ ᱤᱨ ᱱᱚᱣᱟ ᱫᱚ ᱦᱩᱭᱩᱜᱼᱟ ᱩᱨ U is the us ᱟᱨ ᱱᱚᱰᱮ ᱵᱚ ᱚᱞᱟ ᱩ ᱚᱞ ᱩᱞ ᱩᱥ ᱩᱞ ᱩᱥᱩᱞ ᱚᱱᱮ ᱚᱱᱠᱟ ᱟᱹᱲᱟᱹ ᱜᱟᱵᱟᱱᱚᱜᱼᱟ ᱩ ᱛᱮ ᱚᱱᱠᱟ ᱜᱮ ᱟᱹᱰᱤ ᱜᱟᱱ ᱟᱹᱲᱟᱹ ᱢᱮᱱᱟᱜᱼᱟ ᱡᱟᱦᱟᱸ ᱪᱮ ᱩ ᱛᱮ ᱜᱟᱵᱟᱱᱚᱜᱼᱟ ᱫᱮᱞᱟ ᱵᱚ ᱧᱮᱞ ᱞᱮᱜᱮ ᱵᱚ

ᱩ ᱚᱞ ᱩᱞ ᱦᱩᱭᱱᱟ ᱩ ᱩᱫ ᱱᱚᱣᱟ ᱫᱚ ᱩᱫ ᱩᱞ ᱩᱫ ᱩᱞᱩᱫ ᱚᱱᱠᱟ ᱜᱮ ᱟᱨᱚ ᱵᱚ ᱚᱞᱟ ᱩ ᱟᱠ ᱩᱠ ᱩ ᱤᱨ ᱩᱨ ᱩᱠ ᱩᱨ ᱩᱠᱩᱨ ᱱᱚᱰᱮ ᱵᱚ ᱧᱮᱞᱟ ᱩᱢᱩᱞ ᱩᱢᱩᱞ ᱠᱷᱚᱱ ᱩ ᱫᱚᱵᱚ ᱤᱬᱤᱡᱟ ᱩᱢᱩᱞ ᱛᱟᱦᱮᱸ ᱞᱮᱱ ᱡᱚᱦᱚᱜ ᱫᱚᱵᱚ ᱯᱟᱲᱦᱟᱣᱮᱫ ᱛᱟᱦᱮᱱ ᱩ ᱮᱛᱚᱦᱚᱵ ᱨᱮ ᱛᱟᱦᱮᱸ ᱞᱮᱱ ᱡᱚᱦᱚᱜ ᱫᱚᱵᱚ ᱯᱟᱲᱦᱟᱣᱮᱫ ᱛᱟᱦᱮᱱ ᱩᱢᱩᱞ ᱩ ᱵᱚ ᱤᱬᱤᱡ ᱠᱮᱫ ᱠᱷᱟᱱ ᱱᱚᱣᱟ ᱫᱚ ᱦᱩᱭᱩᱜᱼᱟ ᱢᱩᱞ ᱱᱚᱣᱟ ᱫᱚ ᱦᱩᱭᱩᱜᱼᱟ ᱢᱩᱞ ᱩᱢᱩᱞ ᱠᱷᱚᱱ ᱫᱚ ᱱᱚᱣᱟ ᱫᱚ ᱢᱩᱞ ᱵᱚ ᱯᱟᱲᱦᱟᱣ ᱚᱱᱠᱟᱜᱮ ᱱᱚᱰᱮ ᱛᱟᱵᱚ ᱧᱮᱞ ᱢᱟ ᱩ ᱟᱠ ᱩᱠ ᱩ ᱤᱨ ᱩᱨ ᱦᱩᱭ ᱟᱠᱟᱱᱟ ᱱᱚᱰᱮ ᱡᱩᱫᱤ ᱤᱨ ᱵᱟᱵᱚ ᱤᱬᱤᱡ ᱮᱭᱟ ᱵᱚ ᱱᱚᱣᱟ ᱫᱚ ᱦᱩᱭᱩᱜᱼᱟ ᱩ ᱟᱠ ᱫᱚ ᱩᱠ ᱱᱩᱭ ᱫᱚ ᱩ ᱩᱠ ᱩ ᱩᱠᱩ ᱱᱚᱜᱼᱚ ᱱᱚᱝᱠᱟ ᱦᱩᱭᱩᱜᱼᱟ ᱱᱚᱣᱟ ᱫᱚ ᱦᱩᱭᱱᱟ ᱩᱠᱩ ᱩᱠᱩ ᱵᱚ ᱯᱟᱲᱦᱟᱣᱮᱫᱼᱟ ᱩ ᱟ ᱠᱩ ᱩᱠᱩ ᱚᱸᱰᱮ ᱠᱷᱚᱱ ᱩ ᱫᱚᱵᱚ ᱤᱬᱤᱡᱮᱜᱼᱟ ᱩᱠᱩ ᱠᱷᱚᱱ ᱩ ᱵᱚ ᱤᱬᱤᱡ ᱞᱮᱠᱷᱟᱱ ᱥᱟᱨᱮᱡᱚᱜᱼᱟ ᱠᱩ ᱱᱚᱣᱟ ᱫᱚ ᱦᱩᱭᱩᱜᱼᱟ ᱠᱩ ᱟᱠ ᱩ ᱫᱚ ᱠᱩ ᱚᱱᱠᱟᱜᱮ ᱱᱚᱰᱮ ᱵᱚ ᱚᱞᱟ ᱢᱤᱫᱴᱤᱡ ᱱᱚᱰᱮ ᱵᱚ ᱚᱞᱟ ᱩ ᱚᱛ ᱱᱚᱣᱟ ᱫᱚ ᱦᱩᱭᱩᱜᱼᱟ ᱩᱛ ᱮᱛᱚᱦᱚᱵ ᱨᱮ ᱨᱟᱦᱟ ᱟᱲᱟᱝ ᱩ ᱢᱮᱱᱟᱜᱼᱟ ᱚᱱᱟᱛᱮ ᱚᱱᱠᱟᱜᱮ ᱱᱩᱭ ᱫᱚ ᱨᱟᱦᱟᱛᱮ ᱜᱟᱞᱟᱝ ᱤᱫᱤᱭᱟ ᱮᱱᱠᱷᱟᱱ ᱩ ᱚᱛ ᱩᱛ ᱱᱚᱰᱮ ᱩ ᱵᱚ ᱚᱞᱟ ᱟᱫᱚ ᱩᱛ ᱩ ᱩᱛᱩ ᱱᱚᱣᱟ ᱫᱚ ᱪᱮᱫ ᱦᱩᱭᱱᱟ ᱩᱛᱩ ᱩ ᱚᱛ ᱩᱛ ᱩ ᱩᱛ ᱩ ᱩᱛᱩ ᱱᱚᱰᱮ ᱩᱛᱩ ᱵᱚ ᱯᱟᱲᱦᱟᱣᱮᱫᱼᱟ ᱱᱚᱰᱮ ᱩ ᱮᱦᱚᱵ ᱨᱮ ᱢᱮᱱᱟᱭᱟ ᱱᱩᱭ ᱵᱚ ᱤᱬᱤᱡᱮᱭᱟ ᱮᱱᱠᱷᱟᱱ ᱩᱛᱩ ᱠᱷᱚᱱ ᱮᱦᱚᱵᱤᱡ ᱩ ᱫᱚ ᱵᱟᱵᱚ ᱯᱟᱲᱦᱟᱣᱮᱭᱟ ᱪᱮᱫ ᱥᱟᱨᱮᱡᱚᱜᱼᱟ ᱛᱩ ᱚᱛ ᱩ ᱫᱚ ᱛᱩ ᱚᱱᱠᱟᱜᱮ ᱚᱞ ᱩ ᱫᱚ ᱞᱩ ᱦᱩᱭᱩᱜᱼᱟ ᱚ ᱩ ᱫᱚ ᱩ ᱦᱩᱭᱩᱜᱼᱟ ᱚ ᱩ ᱫᱚ ᱜᱩ ᱦᱩᱭᱩᱜᱼᱟ ᱚ ᱩ ᱫᱚ ᱵᱩ ᱦᱩᱭᱩᱜᱼᱟ ᱢᱟᱲᱟᱝ ᱨᱮ ᱛᱟᱦᱮᱱ ᱡᱚᱦᱚᱜ ᱚᱠᱟ ᱞᱮᱠᱟ ᱯᱟᱲᱦᱟᱛᱚᱜ ᱠᱟᱱᱟ ᱨᱟᱦᱟ ᱟᱲᱟᱝ ᱡᱩᱫᱤ ᱢᱟᱲᱟᱝ ᱨᱮ ᱛᱟᱦᱮᱱ ᱡᱚᱦᱚᱜ ᱚᱠᱟ ᱞᱮᱠᱟ ᱯᱟᱲᱦᱟᱜ ᱠᱟᱱᱟ ᱟᱨ ᱛᱟᱭᱚᱢ ᱛᱮ ᱛᱟᱦᱮᱸ ᱠᱟᱛᱮ ᱚᱠᱟ ᱞᱮᱠᱟ ᱯᱟᱲᱦᱟᱜ ᱠᱟᱱᱟ ᱱᱚᱰᱮ ᱵᱚᱱ ᱧᱮᱞᱟ ᱩ ᱚᱛ ᱱᱚᱣᱟ ᱫᱚ ᱦᱩᱭᱱᱟ ᱩᱛ ᱩᱚᱛ ᱱᱚᱣᱟ ᱫᱚ ᱦᱩᱭᱱᱟ ᱩᱛ ᱮᱠᱷᱮᱱ ᱚᱛ ᱩ ᱫᱚ ᱦᱩᱭᱩᱜᱼᱟ ᱚᱛ ᱩ ᱫᱚ ᱛᱩ ᱚᱱᱠᱟᱜᱮ ᱱᱚᱛᱮ ᱵᱚᱱ ᱧᱮᱞᱟ ᱱᱚᱰᱮ ᱵᱚᱱ ᱧᱮᱞᱟ ᱩ ᱚᱞ ᱩᱞ ᱱᱚᱣᱟ ᱫᱚ ᱯᱟᱲᱦᱟᱣ ᱱᱚᱰᱮ ᱩ ᱵᱚ ᱚᱞ ᱞᱮᱠᱷᱟᱱ ᱱᱚᱣᱟ ᱫᱚ ᱦᱩᱭᱩᱜᱼᱟ ᱩᱞᱩ ᱪᱮᱫ ᱦᱩᱭᱩᱜᱼᱟ ᱚᱱᱠᱟ ᱵᱚ ᱯᱟᱲᱦᱟᱣ ᱞᱮᱠᱷᱟᱱ ᱫᱚ ᱩᱞ ᱩ ᱫᱚ ᱩᱞᱩ ᱟᱨ ᱱᱚᱰᱮ ᱡᱩᱫᱤ ᱩ ᱵᱚ ᱤᱬᱤᱡᱼᱟ ᱮᱱᱠᱷᱟᱱ ᱱᱩᱭ ᱫᱚ ᱥᱟᱨᱮᱡᱚᱜᱼᱟ ᱞᱩ ᱩ ᱢᱟᱵᱚ ᱤᱬᱤᱡ ᱠᱮᱫᱮᱭᱟ ᱮᱱᱠᱷᱟᱱ ᱩ ᱫᱚ ᱵᱟᱵᱚ ᱯᱟᱲᱦᱟᱣᱟ ᱩᱞᱩ ᱠᱷᱚᱱ ᱩ ᱵᱚ ᱤᱬᱤᱡ ᱞᱮᱠᱷᱟᱱ ᱫᱚ ᱞᱩ ᱥᱟᱨᱮᱡᱚᱜᱼᱟ ᱚᱞ ᱩ ᱫᱚ ᱞᱩ ᱚᱱᱠᱟᱜᱮ ᱩ ᱟᱠ ᱩ ᱟᱠ ᱫᱚᱵᱚ ᱯᱟᱲᱦᱟᱣᱟ ᱮᱛᱚᱦᱚᱵ ᱨᱮ ᱩ ᱢᱮᱱᱟᱭᱟ ᱚᱱᱟᱛᱮ ᱩᱠ ᱵᱚ ᱯᱟᱲᱦᱟᱣᱟ ᱟᱨ ᱱᱚᱰᱮ ᱩ ᱵᱚ ᱚᱞᱟ ᱩᱠ ᱩ ᱫᱚ ᱦᱩᱭᱱᱟ ᱩᱠᱩ ᱪᱮᱫ ᱦᱩᱭᱩᱜᱼᱟ ᱩᱠ ᱩ ᱫᱚ ᱩᱠᱩ ᱦᱩᱭᱩᱜᱼᱟ ᱟᱨ ᱱᱚᱰᱮ ᱩ ᱵᱚ ᱤᱬᱤᱡᱮᱭᱟ ᱩᱠᱩ ᱠᱷᱚᱱ ᱮᱛᱚᱦᱚᱵ ᱩ ᱡᱩᱫᱤ ᱵᱚ ᱤᱬᱤᱡᱮᱭᱟ ᱮᱱᱠᱷᱟᱱ ᱥᱟᱨᱮᱡᱚᱜᱼᱟ ᱠᱩ ᱟᱠ ᱩ ᱫᱚ ᱠᱩ ᱚᱱᱮ ᱚᱱᱠᱟ ᱦᱩᱭᱩᱜᱼᱟ ᱟᱨᱦᱚᱸ ᱵᱚ ᱧᱮᱞᱟ ᱩ ᱤᱨ ᱱᱚᱣᱟ ᱫᱚ ᱦᱩᱭᱩᱜ ᱠᱟᱱᱟ ᱩᱨ ᱩ ᱤᱨ ᱩᱨ ᱱᱚᱰᱮ ᱩ ᱵᱚ ᱞᱟᱜᱟᱣᱟ ᱮᱱᱠᱷᱟᱱ ᱩᱨ ᱩ ᱩᱨᱩ ᱦᱩᱭᱩᱜᱼᱟ ᱪᱮᱫ ᱦᱩᱭᱩᱜᱼᱟ ᱩᱨ ᱩ ᱩᱨᱩ ᱱᱚᱰᱮ ᱩ ᱵᱚ ᱮᱬᱤᱡ ᱮᱭᱟ ᱮᱛᱚᱦᱚᱵ ᱨᱮ ᱮᱱᱠᱷᱟᱱ ᱩᱨᱩ ᱠᱷᱚᱱ ᱮᱛᱚᱦᱚᱵ ᱩ ᱡᱩᱫᱤ ᱵᱚ ᱮᱬᱤᱡ ᱮᱭᱟ ᱥᱟᱨᱮᱡᱚᱜᱼᱟ ᱨᱩ ᱤᱨ ᱩ ᱫᱚ ᱮᱱᱠᱷᱟᱱ ᱨᱩ ᱦᱩᱭᱩᱜᱼᱟ ᱱᱚᱜᱼᱚ ᱱᱚᱝᱠᱟ ᱱᱚᱝᱠᱟ ᱜᱮ ᱮᱱᱠᱷᱟᱱ ᱫᱚ ᱤᱨ ᱩ ᱫᱚ ᱨᱩ ᱟᱠ ᱩ ᱫᱚ ᱠᱩ ᱦᱩᱭᱩᱜᱼᱟ ᱚᱞ ᱩ ᱫᱚ ᱞᱩ ᱦᱩᱭᱩᱜᱼᱟ ᱟᱢ ᱟᱢ ᱩ ᱫᱚ ᱢᱩ ᱦᱩᱭᱩᱜᱼᱟ ᱱᱚᱣᱟ ᱢᱟᱲᱟᱝ ᱵᱚᱱ ᱧᱮᱞᱟ ᱩ ᱟᱢ ᱩᱢ ᱮᱛᱚᱦᱚᱵ ᱨᱮ ᱩ ᱢᱮᱱᱟᱜᱼᱟ ᱨᱟᱦᱟ ᱟᱲᱟᱝ ᱚᱱᱟᱛᱮ ᱚᱱᱠᱟᱜᱮ ᱯᱟᱲᱦᱟᱣ ᱦᱚᱸ ᱩᱢ ᱯᱟᱲᱦᱟᱜ ᱱᱤᱛᱚᱝ ᱫᱚ ᱟᱢ ᱩ ᱫᱚ ᱦᱩᱭᱩᱜᱼᱟ ᱢᱩ ᱟᱢ ᱩ ᱫᱚ ᱢᱩ ᱟᱡ ᱩ ᱟᱡ ᱩ ᱫᱚ ᱡᱩ ᱫᱮᱞᱟᱵᱚ ᱱᱤᱛᱚᱝ ᱫᱚ ᱩ ᱛᱮ ᱜᱟᱵᱟᱱ ᱟᱠᱟᱱ ᱛᱤᱱᱟᱹᱜ ᱜᱟᱱ ᱟᱹᱲᱟᱹ ᱠᱚᱵᱚ ᱚᱞ ᱠᱚᱣᱟ ᱱᱚᱰᱮ ᱵᱚ ᱚᱞᱟ ᱩ ᱟᱨ ᱩᱪ ᱱᱚᱣᱟ ᱫᱚ ᱦᱩᱭᱱᱟ ᱩᱪ ᱩ ᱟᱨ ᱱᱚᱣᱟ ᱫᱚ ᱩᱛ ᱩᱪ ᱩᱛ ᱱᱚᱣᱟ ᱫᱚ ᱦᱩᱭᱱᱟ ᱩᱪᱩᱛ ᱚᱱᱠᱟ ᱜᱮ ᱦᱩᱭᱩᱜᱼᱟ ᱩ ᱤᱨ ᱩᱨ ᱩ ᱟᱢ ᱩᱢ ᱩᱨᱩᱢ ᱱᱚᱜᱼᱚ ᱱᱚᱝᱠᱟ ᱚᱞ ᱩ ᱱᱚᱣᱟ ᱫᱚ ᱦᱩᱭᱩᱜᱼᱟ ᱞᱩ ᱚᱛ ᱩ ᱛᱩ ᱤᱨ ᱱᱚᱣᱟ ᱫᱚ ᱦᱩᱭᱱᱟ ᱞᱩ ᱛᱩᱨ ᱱᱚᱣᱟ ᱫᱚ ᱚᱞ ᱩ ᱫᱚ ᱞᱩ ᱚᱛ ᱩ ᱫᱚ ᱛᱩ ᱟᱨ ᱢᱩᱪᱟᱹᱫ ᱨᱮ ᱤᱨ ᱢᱮᱱᱟᱜᱼᱟ ᱚᱱᱟ ᱫᱚ ᱤᱨ ᱢᱟᱲᱟᱝ ᱨᱮ ᱩ ᱢᱮᱱᱟᱜᱼᱟ ᱚᱱᱟᱛᱮ ᱩᱨ ᱯᱟᱲᱦᱟᱜᱼᱟ ᱞᱩᱛᱩᱨ ᱞᱩᱛ ᱩᱨ ᱞᱩᱛᱩᱨ ᱱᱚᱝᱠᱟ ᱦᱚᱸᱵᱚ ᱢᱮᱱ ᱫᱟᱲᱮᱭᱟᱜᱼᱟ ᱵᱟᱝᱠᱷᱟᱱ ᱚᱞ ᱩᱞᱩ ᱚᱛ ᱩᱛᱩ ᱟᱨ ᱤᱨ ᱤᱨ ᱱᱚᱣᱟ ᱫᱚ ᱩᱨ ᱯᱟᱲᱦᱟᱜᱼᱟ ᱪᱤᱠᱟᱛᱮ ᱱᱚᱰᱮ ᱫᱚ ᱟᱡ ᱢᱟᱲᱟᱝ ᱨᱮ ᱨᱟᱦᱟ ᱟᱲᱟᱝ ᱩ ᱢᱮᱱᱟᱭ ᱛᱮ ᱚᱱᱟ ᱫᱚ ᱩ ᱛᱮ ᱜᱟᱵᱟᱱ ᱤᱫᱤ ᱟᱠᱟᱱᱟᱭ ᱚᱱᱠᱟ ᱜᱮᱵᱚ ᱚᱞᱟ

ᱟᱹᱰᱤ ᱪᱮᱨᱦᱟ ᱟᱹᱲᱟᱹ ᱜᱟᱵᱟᱱ ᱟᱠᱟᱱᱟ ᱟᱨᱦᱚᱸ ᱛᱤᱱᱟᱹᱜ ᱜᱟᱱ ᱟᱹᱲᱟᱹ ᱱᱚᱰᱮ ᱵᱚᱱ ᱧᱮᱞ ᱠᱚᱣᱟ ᱚᱞ ᱟᱵᱚ ᱥᱩᱱᱩᱢ ᱤᱥ ᱩ ᱥᱩ ᱮᱱ ᱩ ᱱᱩ ᱱᱚᱰᱮ ᱟᱢ ᱵᱚ ᱚᱞᱟ ᱱᱚᱣᱟ ᱫᱚᱵᱚ ᱯᱟᱲᱦᱟᱣᱟ ᱥᱩᱱᱩᱢ ᱱᱩᱭ ᱫᱚ ᱩᱢᱩᱜᱼᱟᱭ ᱪᱤᱠᱟᱹᱛᱮ ᱱᱚᱣᱟ ᱟᱢ ᱢᱟᱲᱟᱝ ᱨᱮ ᱩ ᱢᱮᱱᱟᱭᱟ ᱚᱱᱟᱛᱮ ᱩᱢᱮ ᱯᱟᱲᱦᱟᱜᱼᱟ ᱥᱩᱱ ᱩᱢ ᱥᱩᱱᱩᱢ ᱱᱚᱝᱠᱟ ᱦᱚᱸᱵᱚ ᱯᱟᱲᱦᱟᱣ ᱫᱟᱲᱮᱭᱟᱜᱼᱟ ᱤᱥ ᱩ ᱫᱚ ᱥᱩ ᱟᱨ ᱮᱢ ᱥᱩᱱ ᱩ ᱟᱢ ᱫᱚ ᱩᱢ ᱥᱩᱱᱩᱢ ᱟᱨ ᱵᱟᱝᱠᱷᱟᱱ ᱤᱥ ᱩ ᱥᱩ ᱮᱱ ᱩ ᱱᱩ ᱟᱨ ᱢᱩᱪᱟᱹᱫ ᱨᱮ ᱟᱢ ᱢᱟᱱᱟ ᱟᱢ ᱢᱮᱱᱟᱭᱟ ᱩᱱᱤ ᱫᱚ ᱥᱩᱱᱩᱢᱮ ᱯᱟᱲᱦᱟᱣᱟ ᱚᱱᱠᱟ ᱜᱮᱵᱚ ᱯᱟᱲᱦᱟᱣᱟ ᱚᱞᱟ ᱵᱩᱱᱩᱢ ᱚᱯ ᱩ ᱵᱩ ᱮᱱ ᱩ ᱱᱩ ᱵᱩᱱᱩ ᱦᱩᱭᱱᱟ ᱢᱩᱪᱟᱹᱫ ᱨᱮ ᱟᱢ ᱵᱩᱱᱩᱢ ᱚᱠ ᱩ ᱫᱚ ᱵᱩ ᱮᱱ ᱩ ᱫᱚ ᱱᱩ ᱟᱢ ᱱᱩᱭ ᱫᱚ ᱢᱟᱲᱟᱝ ᱨᱮ ᱩ ᱢᱮᱱᱟᱭᱟ ᱮᱱᱠᱷᱟᱱ ᱩᱢ ᱮ ᱯᱟᱲᱦᱟᱜᱼᱟ ᱵᱩᱱ ᱩᱢ ᱵᱩᱱᱩᱢ ᱚᱱᱠᱟ ᱦᱚᱸᱵᱚ ᱯᱟᱲᱦᱟᱜᱼᱟ ᱫᱮᱞᱟ ᱵᱚ ᱟᱨᱦᱚᱸ ᱢᱤᱫ ᱵᱟᱨ ᱟᱹᱲᱟᱹ ᱵᱚ ᱚᱞᱟ ᱡᱟᱦᱟᱸ ᱪᱮ ᱟᱵᱚ ᱟᱲᱟᱝ ᱞᱟᱜᱟᱫ ᱠᱟᱛᱮᱫ ᱚᱞ ᱵᱮᱱᱟᱜ ᱠᱟᱱ ᱚᱱᱠᱟᱱ ᱟᱹᱲᱟᱹ ᱠᱚᱵᱚ ᱚᱞ ᱠᱚᱣᱟ ᱟᱠ ᱩ ᱠᱩ ᱩᱪ ᱠᱩ ᱫᱚ ᱪᱩ ᱠᱩ ᱪᱩ ᱱᱚᱣᱟ ᱫᱚ ᱦᱩᱭᱱᱟ ᱠᱩ ᱱᱚᱣᱟ ᱫᱚ ᱪᱩ ᱠᱩ ᱪᱩ ᱟᱢ ᱩ ᱫᱚ ᱢᱩ ᱩᱪ ᱩ ᱪᱩ ᱱᱚᱣᱟ ᱫᱚ ᱢᱩ ᱪᱩ ᱢᱩᱪᱩ ᱚᱱᱠᱟᱜᱮ ᱩᱪ ᱩ ᱪᱩ ᱚᱴ ᱩ

ᱚ ᱩ ᱚ ᱩ ᱫᱚ ᱦᱩᱭᱱᱟ ᱜᱩ ᱟᱨ ᱱᱚᱰᱮ ᱮᱲ ᱱᱚᱣᱟ ᱫᱚ ᱦᱩᱭᱱᱟ ᱜᱩᱲ ᱜᱩᱲ ᱟᱨᱦᱚᱸ ᱚ ᱩ ᱫᱚ ᱜᱩ ᱜᱩᱲ ᱜᱩ ᱱᱚᱣᱟ ᱫᱚ ᱦᱩᱭᱱᱟ ᱜᱩᱲᱜᱩ ᱱᱚᱣᱟ ᱫᱚ ᱦᱩᱭᱱᱟ ᱵᱩᱲᱦᱩ ᱤᱱᱟᱹ ᱛᱟᱭᱚᱢ ᱟᱨᱦᱚᱸ ᱵᱚ ᱚᱞᱟ

ᱤᱥ ᱱᱚᱣᱟ ᱫᱚ ᱦᱩᱭᱱᱟ ᱛᱩᱥ ᱟᱠ ᱩ ᱠᱩ ᱟᱡ ᱠᱩᱪ ᱡᱚᱛᱚ ᱛᱮᱫᱚ ᱦᱩᱭᱱᱟ ᱛᱩᱥ ᱠᱩᱪ ᱚᱱᱮ ᱚᱱᱠᱟ ᱩ ᱨᱟᱦᱟ ᱟᱲᱟᱝ ᱛᱮ ᱟᱹᱲᱟᱹ ᱱᱚᱜᱼᱚ ᱱᱚᱝᱠᱟ ᱜᱟᱵᱟᱱᱚᱜᱼᱟ ᱛᱟᱵᱚ ᱴᱷᱤᱠ ᱜᱮ ᱪᱮᱫᱚᱜ ᱢᱟ ᱡᱚᱛᱚ ᱦᱚᱲ ᱚᱞ ᱪᱤᱠᱤ ᱛᱮ ᱟᱨ ᱪᱤᱠᱤ ᱵᱚ ᱞᱟᱦᱟᱭᱟ ᱟᱵᱚ ᱚᱞ ᱛᱮ ᱚᱞ ᱠᱟᱱᱟ ᱡᱚᱛᱚ ᱵᱷᱟᱥᱟ ᱵᱷᱟᱥᱤ ᱦᱚᱲᱟᱜ ᱚᱞ ᱫᱚ ᱵᱟᱹᱱᱩᱜ ᱟᱹᱱᱤᱡ ᱟᱹᱰᱤ ᱠᱚᱢ ᱵᱷᱟᱥᱟ ᱵᱷᱟᱥᱤ ᱦᱚᱲᱟᱜ ᱚᱞ ᱢᱮᱱᱟᱜᱼᱟ ᱟᱹᱰᱤ ᱜᱟᱱ ᱦᱚᱲ ᱠᱷᱟᱹᱞᱤ ᱨᱚᱲ ᱜᱮᱠᱚ ᱨᱚᱲᱟ ᱵᱟᱝᱠᱷᱟᱱ ᱢᱮᱱᱠᱷᱟᱱ ᱟᱠᱚᱣᱟᱜ ᱪᱤᱠᱤ ᱫᱚ ᱵᱟᱹᱱᱩᱜ ᱟᱹᱱᱤᱡ ᱟᱵᱚ ᱞᱟᱹᱜᱤᱫ ᱫᱚ ᱟᱹᱰᱤ ᱨᱟᱹᱥᱠᱟᱹ ᱨᱮᱭᱟᱜ ᱠᱟᱛᱷᱟ ᱟᱵᱚᱣᱟᱜ ᱫᱚ ᱪᱤᱠᱤ ᱦᱚᱸ ᱢᱮᱱᱟᱜᱼᱟ ᱟᱵᱚᱣᱟᱜ ᱪᱤᱠᱤ ᱛᱮᱵᱚ ᱚᱞᱟ ᱚᱱᱟ ᱫᱚ ᱟᱹᱰᱤ ᱢᱟᱨᱟᱝ ᱨᱟᱹᱥᱠᱟᱹ ᱨᱮᱭᱟᱜ ᱠᱟᱛᱷᱟ ᱠᱟᱱᱟ ᱵᱟᱲᱟᱭ ᱜᱮᱭᱟ ᱵᱚ ᱯᱟᱞᱮᱱ ᱦᱟᱸᱜ ᱛᱟᱵᱚ ᱪᱤᱱ ᱫᱤᱥᱚᱢ ᱡᱟᱦᱟᱸ ᱪᱮ ᱩᱱᱟᱹᱜ ᱰᱮᱵᱷᱞᱚᱯ ᱠᱟᱱᱴᱨᱤ ᱩᱱᱟᱹᱜ ᱢᱟᱲᱟᱝ ᱥᱮᱫ ᱮ ᱞᱟᱦᱟ ᱟᱠᱟᱱᱟ ᱮᱱ ᱨᱮᱦᱚᱸ ᱩᱱᱠᱩ ᱫᱚ ᱨᱳᱢᱟᱱ ᱛᱮᱫᱚ ᱵᱟᱠᱚ ᱚᱞᱚᱜᱼᱟ ᱢᱮᱱ ᱫᱚ ᱤᱝᱞᱤᱥ ᱛᱮᱫᱚ ᱵᱟᱠᱚ ᱚᱞᱚᱜᱼᱟ ᱨᱳᱢᱟᱱ ᱢᱤᱫᱴᱤᱡ ᱪᱤᱠᱤ ᱠᱟᱱᱟ ᱡᱟᱦᱟᱸ ᱪᱮ ᱜᱚᱴᱟ ᱫᱤᱥᱚᱢᱮ ᱠᱟᱯᱪᱟᱨ ᱪᱟᱵᱟ ᱠᱮᱜᱼᱟ ᱢᱮᱱᱠᱷᱟᱱ ᱪᱤᱱ ᱨᱮᱫᱚ ᱵᱟᱭ ᱠᱟᱯᱪᱟᱨ ᱟᱠᱟᱜᱼᱟ ᱟᱨ ᱩᱱᱤ ᱪᱤᱱ ᱫᱤᱥᱚᱢ ᱫᱚ ᱡᱚᱛᱚᱣᱟᱜ ᱴᱮᱠᱱᱳᱞᱚᱡᱤ ᱛᱮ ᱰᱮᱵᱷᱞᱚᱯ ᱜᱮᱭᱟᱭ ᱩᱱᱟᱹᱜ ᱰᱮᱵᱷᱞᱚᱯᱴᱮᱰ ᱠᱟᱱᱴᱨᱤ ᱠᱟᱱᱟᱭ ᱮᱱ ᱨᱮᱦᱚᱸ ᱟᱡ ᱫᱚ ᱨᱳᱢᱟᱱ ᱪᱤᱠᱤ ᱢᱮᱱ ᱫᱚ ᱤᱝᱞᱤᱥ ᱪᱤᱠᱤ ᱫᱚ ᱵᱟᱭ ᱟᱯᱱᱟᱨ ᱟᱠᱟᱫᱼᱟ ᱚᱱᱟ ᱫᱚ ᱟᱹᱰᱤ ᱜᱚᱨᱚᱵᱽ ᱨᱮᱭᱟᱜ ᱠᱟᱛᱷᱟ ᱠᱟᱱᱟ ᱟᱯᱮ ᱠᱚ ᱴᱷᱮᱱ ᱤᱧ ᱯᱟᱥᱴᱟ ᱥᱮᱫ ᱠᱷᱚᱱ ᱱᱮᱦᱚᱨ ᱚᱞ ᱫᱚᱵᱚ ᱪᱮᱫᱚᱜᱼᱟ ᱡᱚᱛᱚ ᱛᱮᱜᱮ ᱫᱮᱵᱽᱱᱟᱜᱚᱨᱤ ᱦᱩᱭᱮᱱ ᱨᱳᱢᱟᱱ ᱦᱩᱭᱮᱱ ᱩᱰᱤᱭᱟᱹ ᱵᱟᱝᱞᱟ ᱡᱚᱛᱚᱣᱟᱜ ᱛᱮᱜᱮ ᱪᱮᱫᱚᱜ ᱫᱚ ᱟᱹᱰᱤ ᱞᱟᱹᱠᱛᱤ ᱠᱟᱛᱷᱟ ᱟᱨ ᱟᱹᱰᱤ ᱵᱩᱫᱷᱤᱢᱟᱱ ᱠᱟᱹᱢᱤ ᱠᱟᱱᱟ ᱢᱮᱱᱠᱷᱟᱱ ᱱᱤᱡᱚᱨ ᱪᱤᱠᱤ ᱱᱤᱡᱚᱨ ᱯᱟᱹᱨᱥᱤ ᱱᱤᱡᱚᱨ ᱵᱷᱟᱥᱟ ᱨᱮᱭᱟᱜ ᱟᱲᱟᱝ ᱛᱮ ᱡᱟᱦᱟᱸ ᱪᱤᱠᱤ ᱢᱮᱱᱟᱜᱼᱟ ᱛᱟᱵᱚ ᱚᱱᱟ ᱪᱤᱠᱤ ᱛᱮᱦᱚᱸ ᱚᱞᱚᱜ ᱢᱟ ᱚᱞ ᱪᱤᱠᱤ ᱚᱱᱟ ᱫᱚ ᱩᱭᱦᱟᱹᱨ ᱠᱟᱜ ᱢᱟ ᱟᱨ ᱚᱱᱟ ᱛᱮᱜᱮ ᱢᱟᱨᱟᱝ ᱴᱷᱤᱠ ᱜᱮᱭᱟ ᱛᱮᱦᱮᱧᱟᱜ ᱵᱷᱤᱰᱤᱭᱳ ᱫᱚ ᱱᱚᱰᱮ ᱜᱮᱵᱚᱱ ᱢᱩᱪᱟᱹᱫᱟ ᱟᱨ ᱢᱩᱪᱟᱹᱫ ᱢᱟᱲᱟᱝ ᱨᱮ ᱟᱯᱮ ᱠᱚᱴᱷᱮᱱ ᱱᱮᱦᱚᱨ ᱛᱟᱦᱮᱱ ᱠᱟᱱᱟ ᱡᱩᱫᱤ ᱯᱮ ᱠᱩᱥᱤᱭᱟᱜ ᱠᱟᱱᱟ ᱮᱱᱠᱷᱟᱱ ᱞᱟᱭᱤᱠ ᱯᱮ ᱠᱚᱢᱮᱱᱴ ᱯᱮ ᱛᱟᱵᱚ ᱥᱮᱭᱟᱨ ᱯᱮ ᱟᱨ ᱡᱟᱦᱟᱸᱭ ᱠᱚ ᱵᱟᱵᱚ ᱥᱟᱵᱥᱠᱨᱟᱭᱤᱵ ᱟᱠᱟᱫ ᱛᱟᱵᱚ ᱪᱮᱱᱮᱞ ᱥᱟᱵᱥᱠᱨᱟᱭᱤᱵ ᱧᱚᱜ ᱠᱟᱜ ᱯᱮ ᱴᱷᱤᱠ ᱜᱮᱭᱟ ᱢᱩᱪᱟᱹᱫ ᱨᱮ ᱢᱟ ᱛᱚᱵᱮ ᱟᱯᱮ ᱥᱟᱱᱟᱢ ᱠᱚ ᱡᱚᱦᱟᱨ ᱜᱮ